ᱛᱮᱦᱮᱧᱟᱜ ᱥᱟᱛᱟᱢ ᱫᱚ ᱦᱩᱭᱩᱜ ᱠᱟᱱᱟ ᱛᱟᱵᱚᱱ ᱫᱩᱞᱟᱹᱲ ᱫᱷᱚᱱ ᱫᱩᱞᱟᱹᱲ ᱫᱷᱚᱱ ᱫᱚ ᱫᱷᱚᱱ ᱢᱟ ᱟᱹᱰᱤᱜᱟᱱ ᱫᱷᱚᱱ ᱴᱟᱠᱟ ᱯᱩᱭᱥᱟᱹ ᱦᱩᱲᱩ ᱪᱟᱣᱞᱮ ᱥᱚᱱᱟ ᱨᱩᱯᱟᱹ ᱡᱚᱛᱚ ᱜᱮ ᱫᱷᱚᱱ ᱚᱱᱟ ᱠᱷᱚᱱ ᱢᱤᱫᱴᱟᱝ ᱛᱮᱦᱮᱧᱟᱜ ᱥᱟᱛᱟᱢ ᱪᱮᱛᱟᱱ ᱨᱮᱵᱚᱱ ᱯᱟᱲᱦᱟᱣᱟ ᱡᱟᱦᱟᱸ ᱠᱤ ᱠᱚ ᱢᱮᱛᱟᱜ ᱠᱟᱱᱟ ᱫᱩᱞᱟᱹᱲ ᱫᱷᱚᱱ ᱚᱱᱟᱜᱮ ᱪᱮᱫ ᱞᱮᱠᱟ ᱜᱟᱵᱟᱱ ᱟᱠᱟᱱᱟ ᱫᱩᱞᱟᱹᱲ ᱫᱷᱚᱱ ᱚᱱᱟᱜᱤᱧ ᱯᱟᱲᱦᱟᱣ ᱟᱯᱮ ᱠᱟᱱᱟ ᱦᱩᱰᱤᱧ ᱦᱩᱰᱤᱧ ᱠᱷᱚᱱᱟᱜ ᱤᱧ ᱠᱚ ᱫᱩᱞᱟᱹᱲᱤᱧ ᱠᱟᱱ ᱟᱢ ᱠᱚ ᱫᱩᱞᱟᱹᱲᱮᱫ ᱢᱮ ᱟᱵᱚ ᱡᱚᱛᱚ ᱜᱮᱠᱚ ᱫᱩᱞᱟᱹᱲᱮᱫ ᱵᱚ ᱦᱩᱰᱤᱧ ᱦᱩᱰᱤᱧ ᱠᱷᱚᱱᱟᱜ ᱤᱧ ᱠᱚ ᱫᱩᱞᱟᱹᱲᱤᱧ ᱠᱟᱱ ᱟᱢ ᱠᱚ ᱫᱩᱞᱟᱹᱲᱮᱫ ᱢᱮ ᱟᱵᱚ ᱡᱚᱛᱚ ᱜᱮᱠᱚ ᱫᱩᱞᱟᱹᱲᱮᱫ ᱵᱚ ᱟᱵᱟᱨ ᱫᱩᱞᱟᱹᱲ ᱢᱮᱱᱛᱮ ᱜᱚᱼᱵᱟᱵᱟ ᱜᱩᱸᱜᱩᱫ ᱠᱟᱛᱮ ᱫᱟᱹᱭ ᱫᱟᱫᱟ ᱴᱷᱮᱱ ᱦᱚᱸ ᱜᱷᱚᱭᱞᱮᱭᱟᱜ ᱢᱮ᱾ ᱟᱵᱟ ᱫᱩᱞᱟᱹᱲ ᱢᱮᱱᱛᱮ ᱜᱚ ᱵᱟᱵᱟ ᱜᱩᱸᱜᱩᱫ ᱠᱟᱛᱮ ᱫᱟᱹᱭ ᱫᱟᱫᱟ ᱴᱷᱮᱱ ᱠᱚ ᱴᱷᱮᱱ ᱦᱚᱸ ᱜᱷᱚᱭᱞᱮᱭᱟᱜ ᱛᱮ᱾ ᱪᱮᱨᱮᱡ ᱪᱮᱯᱨᱮᱡ ᱟᱛᱮ ᱟᱸᱡᱽᱞᱮ ᱞᱚᱠᱟ ᱠᱟᱛᱮ ᱦᱟᱨᱟ ᱟᱠᱟᱫ ᱵᱚᱠᱚ ᱡᱚᱛᱚ ᱠᱚᱛᱮ᱾ ᱪᱮᱨᱮᱡ ᱪᱮᱯᱨᱮᱡ ᱟᱛᱮ ᱟᱸᱡᱽᱞᱮ ᱞᱚᱠᱟ ᱠᱟᱛᱮ ᱦᱟᱨᱟ ᱟᱠᱟᱫ ᱵᱚᱠᱚ ᱡᱚᱛᱚ ᱠᱚᱛᱮ ᱠᱩᱞᱦᱤ ᱫᱷᱩᱲᱤ ᱠᱚᱨᱮ ᱠᱷᱤᱞᱚᱲ ᱤᱱᱩᱝ ᱜᱟᱛᱮ ᱩᱠᱩ ᱩᱠᱩ ᱟᱨᱦᱚᱸ ᱯᱟᱱᱛᱮ ᱯᱟᱱᱛᱮ ᱠᱩᱞᱦᱤ ᱫᱷᱩᱲᱤ ᱠᱚᱨᱮ ᱠᱷᱤᱞᱚᱲ ᱤᱱᱩ ᱜᱟᱛᱮ ᱩᱠᱩ ᱩᱠᱩ ᱟᱨᱦᱚᱸ ᱯᱟᱱᱛᱮ ᱯᱟᱱᱛᱮ᱾ ᱦᱩᱰᱤᱧ ᱨᱮᱠᱚ ᱧᱩᱛᱩᱢ ᱟᱵᱚ ᱟᱵᱚᱜᱮ ᱫᱩᱞᱟᱹᱲ ᱫᱷᱚᱱ ᱵᱟᱝᱜᱮ ᱩᱨᱩᱢ ᱵᱩᱜᱤ ᱵᱟᱹᱲᱤᱡ ᱠᱩᱪᱤ ᱜᱟᱛᱮ ᱢᱚᱱ᱾ ᱦᱩᱰᱤᱧ ᱨᱮᱠᱚ ᱧᱩᱛᱩᱢ ᱟᱵᱚ ᱧᱩᱛᱩᱢ ᱟᱵᱚ ᱟᱵᱚᱜᱮ ᱫᱩᱞᱟᱹᱲ ᱫᱷᱚᱱ ᱵᱟᱝᱜᱮ ᱩᱨᱩᱢ ᱵᱩᱜᱤ ᱵᱟᱹᱲᱤᱡ ᱠᱩᱪᱤ ᱜᱟᱛᱮ ᱢᱚᱱ᱾ ᱟᱹᱲ ᱨᱟᱹᱲ ᱵᱚᱱ ᱪᱮᱫ ᱟᱱ ᱡᱚᱢ ᱧᱩ ᱜᱟᱱᱟᱱ ᱡᱚᱢ ᱧᱩ ᱵᱚ ᱜᱟᱱ ᱟᱱ ᱛᱟᱯᱟᱢ ᱛᱟᱹᱯᱤᱡ ᱢᱟᱱᱟ ᱟᱱ ᱟᱵᱚ ᱜᱮ ᱫᱩᱞᱟᱹᱲ ᱫᱷᱚᱱ᱾ ᱟᱹᱲ ᱨᱟᱹᱲ ᱵᱚᱱ ᱪᱮᱫ ᱟᱱ᱾ ᱦᱟᱨᱟ ᱵᱩᱨᱩᱭᱮᱱ ᱵᱚ ᱟᱹᱠᱤᱞ ᱛᱟᱨᱥᱮᱭᱟᱫ ᱵᱚ ᱩᱪᱤᱛ ᱠᱟᱛᱷᱟ ᱡᱚᱛᱚ ᱪᱮᱢᱮᱫᱚᱜ ᱵᱚ ᱦᱟᱨᱟ ᱵᱩᱨᱩᱭᱮᱱ ᱵᱚ ᱟᱹᱠᱤᱞ ᱛᱟᱨᱥᱮᱭᱟᱫ ᱵᱚ ᱩᱪᱤᱛ ᱠᱟᱛᱷᱟ ᱡᱚᱛᱚ ᱪᱮᱢᱮᱫᱚᱜ ᱵᱚ ᱦᱩᱰᱤᱧ ᱠᱚᱵᱚ ᱫᱩᱞᱟᱹᱲ ᱟᱠᱚ, ᱢᱟᱨᱟᱝ ᱠᱚᱵᱚ ᱢᱟᱱᱚᱛ ᱟᱠᱚ, ᱪᱮᱢᱮᱫ ᱟᱠᱚᱣᱟᱵᱚ ᱡᱚᱛᱚ ᱩᱱᱠᱩ, ᱪᱮᱬᱮ ᱞᱮᱠᱟ ᱟᱵᱚ ᱞᱟᱯᱟᱞᱩᱯᱩ᱾ ᱦᱩᱰᱤᱧ ᱠᱚᱵᱚ ᱫᱩᱞᱟᱹᱲ ᱟᱠᱚ, ᱢᱟᱨᱟᱝ ᱠᱚᱵᱚ ᱢᱟᱱᱚᱛ ᱟᱠᱚ, ᱪᱮᱢᱮᱫ ᱟᱵᱚ ᱟᱠᱚ ᱡᱚᱛᱚ ᱩᱱᱠᱩ, ᱪᱮᱬᱮ ᱞᱮᱠᱟ ᱟᱵᱚ ᱞᱟᱯᱟᱞᱩᱯᱩ᱾ ᱦᱩᱰᱤᱧ ᱢᱟᱨᱟᱝ ᱵᱚᱭᱦᱟ ᱵᱚᱠᱚ ᱚᱯᱚᱨ ᱟᱹᱭᱩᱨ ᱥᱩᱛᱩᱜ ᱠᱟᱠᱚ ᱥᱟᱨᱮᱲ ᱟᱵᱚ ᱜᱩᱱ ᱛᱮ ᱠᱩᱥᱤᱜ ᱦᱚᱲ ᱠᱚ ᱦᱩᱰᱤᱧ ᱢᱟᱨᱟᱝ ᱵᱚᱭᱦᱟ ᱵᱚᱠᱚ ᱚᱯᱚᱨ ᱟᱹᱭᱩᱨ ᱥᱩᱛᱩᱜ ᱠᱟᱠᱚ ᱥᱟᱨᱮᱲ ᱟᱵᱚ ᱜᱩᱱ ᱛᱮ ᱠᱩᱥᱤᱜ ᱦᱚᱲ ᱠᱚ ᱦᱤᱥᱟᱹ ᱥᱩᱭᱟᱹ ᱦᱤᱲᱤᱧ ᱟᱵᱚᱱ ᱢᱩᱞᱩᱠ ᱥᱩᱞᱩᱠ ᱪᱟᱯᱟᱞ ᱟᱵᱚᱱ᱾ ᱥᱚᱨᱮᱥ ᱟᱵᱚ ᱥᱚᱨᱮᱥᱟᱱ ᱠᱚ ᱫᱷᱟᱹᱨᱛᱤ ᱨᱮ ᱢᱟ ᱟᱵᱚ ᱜᱮ ᱫᱩᱞᱟᱹᱲ ᱫᱷᱚᱱ᱾ ᱦᱤᱸᱥᱟᱹ ᱥᱩᱭᱟᱹ ᱦᱤᱲᱤᱧ ᱟᱵᱚᱱ᱾ ᱢᱩᱞᱩᱠ ᱥᱩᱞᱩᱠ ᱪᱟᱯᱟᱞ ᱟᱵᱚᱱ᱾ ᱥᱚᱨᱮᱥᱟᱱ ᱠᱚ ᱫᱷᱟᱹᱨᱛᱤ ᱨᱮ ᱢᱟ ᱟᱵᱚ ᱜᱮ ᱫᱩᱞᱟᱹᱲ ᱫᱷᱚᱱ᱾ ᱛᱚ ᱫᱩᱞᱟᱹᱲᱤᱭᱟᱹ ᱪᱮᱛᱮᱫᱤᱭᱟᱹ ᱠᱚ ᱱᱚᱜᱼᱚᱭ ᱛᱚᱵᱮ ᱱᱚᱣᱟ ᱜᱟᱵᱟᱱ ᱟᱠᱟᱱ ᱫᱩᱞᱟᱹᱲ ᱫᱷᱚᱱ ᱫᱩᱧ ᱯᱟᱲᱦᱟᱣ ᱥᱟᱰᱮᱭᱟᱫ ᱯᱮᱭᱟ ᱟᱯᱮ ᱦᱚᱸ ᱚᱲᱟᱜ ᱨᱮ ᱛᱟᱦᱮᱸ ᱠᱟᱛᱮ ᱱᱚᱣᱟ ᱠᱚ ᱞᱚᱴᱚᱜ ᱥᱟᱺᱦᱤᱡ ᱯᱟᱲᱦᱟᱣ ᱛᱟᱵᱚᱱ ᱯᱮ ᱟᱨ ᱚᱱᱟ ᱨᱮᱭᱟᱜ ᱢᱮᱱᱮᱛ ᱠᱚᱫᱚ ᱫᱚᱥᱟᱨ ᱫᱷᱟᱣ ᱱᱟᱦᱟᱜ ᱤᱧ ᱞᱟᱹᱭ ᱟᱯᱮᱭᱟ ᱢᱟ ᱛᱚᱵᱮ ᱡᱚᱦᱟᱨ